ᱪᱮᱫ ᱠᱚ ᱢᱮᱛᱟᱜ ᱠᱟᱱᱟ ᱞᱟᱡᱟᱣ ᱟᱨ ᱪᱮᱫ ᱞᱮᱠᱟ ᱵᱚᱱ ᱞᱟᱡᱟᱣᱟ ᱚᱱᱟ ᱨᱮᱱᱟᱜ ᱠᱟᱛᱷᱟᱭ ᱟᱸᱡᱚᱢ ᱛᱟᱵᱚᱱᱟ ᱱᱟᱥᱮ ᱠᱩᱪ ᱥᱚᱵᱫ ᱱᱟᱥᱮ ᱱᱟᱥᱮ ᱟᱹᱲᱤᱥ ᱜᱮ ᱟᱸᱡᱚᱢᱚᱜᱼᱟ ᱞᱮᱠᱤᱱ ᱮᱱᱦᱚᱸ ᱵᱚᱞᱮ ᱱᱟᱥᱮ ᱟᱸᱡᱚᱢ ᱛᱟᱵᱚᱱ ᱯᱮ ᱪᱮᱫ ᱠᱟᱱᱟ ᱵᱟᱝ ᱠᱟᱱᱟ ᱮᱱᱦᱚᱸ ᱥᱚᱢᱟᱡᱽ ᱨᱮᱱᱟᱜ ᱠᱟᱛᱷᱟ ᱠᱟᱱᱟ ᱱᱤᱭᱟᱹ ᱡᱟᱦᱟᱸᱭ ᱦᱚᱲ ᱟᱸᱡᱚᱢ ᱞᱮᱠᱷᱟᱡ ᱥᱮ ᱢᱚᱡᱽ ᱛᱮᱵᱚᱱ ᱵᱩᱡᱷᱟᱹᱣ ᱞᱮᱠᱷᱟᱡ ᱱᱤᱭᱟᱹ ᱚᱱᱠᱟᱱ ᱠᱟᱛᱷᱟ ᱠᱟᱱᱟ ᱟᱵᱚᱣᱟᱜ ᱡᱤᱱᱫᱮᱜᱤ ᱨᱮ ᱱᱤᱭᱟᱹ ᱟᱹᱰᱤ ᱠᱟᱢᱮ ᱮᱢᱟ ᱥᱮ ᱟᱜᱮ ᱵᱟᱲᱦᱟᱣ ᱨᱮᱱᱟᱜ ᱥᱚᱠᱛᱤ ᱮᱢᱚᱜᱼᱟ ᱱᱤᱭᱟᱹ ᱵᱚᱱ ᱵᱩᱡᱷᱟᱹᱣ ᱞᱮᱠᱷᱟᱡ ᱱᱟᱥᱮᱭᱟᱜ ᱡᱟᱦᱟᱱᱟᱜ ᱨᱚᱲ ᱵᱟᱹᱲᱤᱡ ᱞᱮᱠᱷᱟᱡ ᱦᱚᱸ ᱛᱚᱞᱮ ᱢᱟᱯᱷᱤᱧ ᱠᱷᱚᱡᱚᱜ ᱠᱟᱱᱟ ᱵᱚᱞᱮ ᱱᱤᱭᱟᱹ ᱠᱤᱱ ᱠᱩᱲᱤ ᱠᱚᱲᱟ ᱨᱮ ᱞᱟᱡᱟᱣ ᱡᱟᱫᱟ ᱚᱠᱚᱭ ᱜᱮ ᱞᱟᱡᱟᱜ ᱠᱟᱱᱟ ᱠᱩᱲᱤ ᱞᱟᱡᱟᱜ ᱠᱟᱱᱟ ᱥᱮ ᱞᱟᱦᱟᱨᱮ ᱠᱚᱲᱟᱭ ᱞᱟᱡᱟᱜ ᱠᱟᱱᱟ ᱤᱧᱟᱹᱜ ᱠᱟᱱᱟ ᱫᱚ ᱵᱚᱭᱦᱟ ᱠᱟᱱᱟ ᱱᱤᱭᱟᱹ ᱵᱚᱞᱮ ᱡᱟᱫᱟ ᱫᱚ ᱠᱚᱲᱟ ᱜᱮ ᱞᱟᱡᱟᱜ ᱠᱟᱱᱟ ᱠᱩᱲᱤ ᱫᱚ ᱵᱟᱭ ᱞᱟᱡᱟᱜ ᱠᱟᱱᱟ ᱢᱤᱫᱴᱮᱱ ᱩᱱᱠᱩᱣᱟᱜ ᱠᱩᱲᱤ ᱠᱚ ᱞᱟᱡᱟᱜ ᱠᱟᱱ ᱠᱷᱟᱱ ᱢᱤᱫᱴᱮᱱ ᱫᱮᱠᱷᱟᱣᱟ ᱞᱮᱠᱟ ᱠᱚ ᱞᱟᱡᱟᱜ ᱠᱟᱱᱟ ᱠᱩᱲᱤ ᱫᱚ ᱥᱟᱹᱦᱤ ᱢᱟᱭᱱᱮ ᱟᱛᱮ ᱠᱩᱲᱤ ᱫᱚ ᱵᱟᱠᱚ ᱞᱟᱡᱟᱜ ᱠᱟᱱᱟ ᱢᱤᱫᱴᱮᱱ ᱫᱮᱠᱷᱟᱣᱟ ᱪᱮᱫ ᱞᱮᱠᱟ ᱵᱚᱞᱮ ᱢᱤᱫᱴᱮᱱ ᱩᱲᱦᱤ ᱜᱮ ᱵᱚᱞᱮ ᱞᱟᱫᱮ ᱟᱠᱟᱫᱟ ᱱᱟᱥᱮᱭᱟᱜ ᱦᱚᱴᱚᱜ ᱥᱮᱫ ᱪᱟᱞᱟᱣ ᱠᱟᱛᱮ ᱚᱨ ᱞᱟᱛᱟᱨ ᱧᱚᱜ ᱠᱟᱫᱟ ᱵᱟᱝ ᱫᱚ ᱵᱚᱞᱮ ᱞᱟᱡᱟᱜ ᱠᱟᱱᱟ ᱵᱚᱞᱮ ᱢᱤᱫᱴᱮᱱ ᱫᱮᱠᱷᱟᱣᱟ ᱠᱟᱱᱟ ᱪᱩᱱᱤ ᱮᱱᱛᱮ ᱚᱱᱟ ᱩᱲᱦᱤ ᱚᱨ ᱞᱟᱛᱟᱨ ᱧᱚᱜ ᱠᱮᱫᱟ ᱠᱷᱟᱱ ᱢᱤᱫᱴᱮᱱ ᱵᱚᱞᱮ ᱵᱟᱝ ᱫᱚ ᱤᱧ ᱫᱚᱧ ᱞᱟᱡᱟᱜ ᱠᱟᱱᱟ ᱚᱱᱟᱛᱮ ᱚᱞ ᱞᱟᱛᱟᱨ ᱫᱟ ᱥᱮ ᱟᱭᱳ ᱦᱚᱲ ᱦᱚᱸ ᱱᱟᱥᱮ ᱚᱱᱟ ᱠᱷᱩᱛᱤ ᱤᱭᱟᱹ ᱥᱚᱨᱤ ᱱᱟᱥᱮ ᱨᱚᱲᱤᱧ ᱵᱟᱹᱲᱤᱡ ᱫᱟ ᱱᱟᱥᱮ ᱱᱟᱛᱮ ᱜᱟᱥᱠᱟᱣ ᱠᱮᱫ ᱠᱷᱟᱡ ᱵᱟᱝᱤᱧ ᱞᱟᱡᱟᱜ ᱠᱟᱱᱟ ᱢᱤᱫᱴᱮᱱ ᱫᱮᱠᱷᱟᱣᱟ ᱠᱟᱱᱟ ᱯᱟᱨ ᱞᱮᱠᱤᱱ ᱵᱟᱵᱚᱱ ᱵᱩᱡᱷᱟᱹᱣ ᱧᱟᱢ ᱠᱟᱫᱟ ᱵᱚᱞᱮ ᱞᱟᱡᱟᱣ ᱪᱮᱫ ᱠᱟᱱᱟ ᱠᱷᱟᱹᱞᱤ ᱵᱚ ᱫᱮᱠᱷᱟᱣᱟ ᱠᱟᱱᱟ ᱵᱚᱞᱮ ᱞᱟᱡᱟᱜ ᱠᱟᱱᱟ ᱪᱮᱫ ᱞᱮᱠᱟ ᱠᱚᱲᱟ ᱫᱚ ᱯᱷᱩᱞ ᱯᱮᱴ ᱦᱚᱨᱚᱜ ᱠᱟᱫᱟ ᱟᱨ ᱯᱷᱩᱞ ᱟᱝᱨᱚᱵ ᱦᱚᱨᱚᱜ ᱠᱟᱫᱟ ᱩᱱᱤ ᱠᱚᱭ ᱞᱟᱡᱟᱣ ᱵᱟᱝ ᱪᱮᱫ ᱞᱮ ᱩᱱᱤ ᱜᱩᱴᱟᱹ ᱩᱱᱤ ᱜᱩᱴᱟᱹ ᱮᱥᱮ ᱟᱠᱟᱫ ᱩᱱᱤ ᱟᱨ ᱠᱩᱲᱤ ᱵᱚᱞᱮ ᱢᱤᱫᱴᱮᱱ ᱵᱟᱡᱟᱨ ᱨᱮ ᱠᱩᱲᱤᱧ ᱧᱮᱞ ᱞᱮᱫᱮᱭᱟ ᱵᱚᱞᱮ ᱦᱚᱨᱚᱜ ᱟᱠᱟᱫᱟ ᱠᱤᱪᱨᱤᱡ ᱵᱚᱞᱮ ᱫᱷᱟᱲᱟ ᱠᱚ ᱧᱮᱞᱚᱜ ᱠᱟᱱ ᱛᱟᱭᱟ ᱛᱷᱚᱲᱟ ᱜᱟᱱ ᱟᱨ ᱩᱱᱤ ᱫᱚ ᱵᱚᱞᱮ ᱚᱱᱟ ᱠᱤᱪᱨᱤᱡ ᱪᱮᱛᱟᱱ ᱨᱮ ᱵᱚᱞᱮ ᱚᱨ ᱯᱷᱮᱰ ᱧᱚᱜ ᱫᱷᱟᱲᱟ ᱥᱮ ᱚᱨ ᱯᱷᱮᱰ ᱧᱚᱜ ᱮᱫᱟ ᱟᱫᱚᱧ ᱜᱩᱱᱟᱹᱱᱚᱜ ᱠᱟᱱᱟ ᱵᱚᱞᱮ ᱟᱢ ᱱᱟᱥᱮᱭᱟᱜ ᱚᱱᱠᱟᱱ ᱠᱤᱪᱨᱤᱡ ᱜᱮ ᱦᱚᱨᱚᱜ ᱢᱮ ᱵᱚᱞᱮ ᱞᱟᱡᱟᱣ ᱵᱟᱢ ᱟᱹᱭᱠᱟᱹᱣ ᱟᱫᱚ ᱚᱨ ᱯᱷᱮᱰ ᱠᱟᱛᱮ ᱪᱮᱫ ᱯᱷᱟᱭᱫᱟ ᱚᱸᱰᱮ ᱜᱮ ᱮᱱᱦᱚᱸ ᱨᱟᱵᱚᱲ ᱢᱟᱱᱮ ᱚᱸᱰᱮ ᱜᱮ ᱦᱮᱡ ᱦᱤᱡᱩᱜ ᱠᱟᱱᱟ ᱟᱫᱚ ᱚᱱᱠᱟᱱᱟᱜ ᱠᱤᱪᱷᱩ ᱠᱤᱪᱷᱩ ᱦᱚᱲ ᱠᱚ ᱵᱚᱞᱮ ᱟᱢ ᱞᱟᱡᱟᱣ ᱵᱟᱢ ᱟᱹᱭᱠᱟᱹᱣ ᱟᱨ ᱥᱚᱢᱟᱡᱽ ᱨᱮ ᱵᱟᱹᱲᱤᱡ ᱪᱚᱞᱚᱱ ᱦᱩᱭᱩᱜ ᱛᱟᱢ ᱥᱚᱢᱟᱡᱽ ᱨᱮ ᱵᱟᱹᱲᱤᱡ ᱠᱟᱛᱷᱟ ᱞᱮᱠᱟᱱ ᱠᱩᱲᱤ ᱟᱢ ᱵᱟᱹᱲᱤᱡ ᱧᱮᱞᱚᱜ ᱚᱱᱠᱟᱱᱟᱜ ᱪᱤᱡᱽ ᱦᱚᱨᱚᱜ ᱢᱮ ᱪᱮᱫ ᱠᱟᱹᱴᱤᱡ ᱠᱟᱹᱴᱤᱡ ᱟᱨ ᱠᱚ ᱠᱩᱲᱤ ᱠᱚ ᱦᱚᱨᱚᱜ ᱮᱫᱟ ᱱᱤᱭᱟᱹ ᱵᱩᱡᱷᱟᱹᱣ ᱵᱟᱹᱧ ᱧᱟᱢ ᱮᱫᱟ ᱦᱮᱸ ᱤᱱᱠᱟ ᱛᱮᱜᱮ ᱠᱚᱲᱟ ᱫᱚᱠᱚ ᱵᱟᱹᱲᱤᱡᱚᱜ ᱠᱟᱱᱟ ᱠᱩᱲᱤ ᱫᱚ ᱠᱚᱲᱟ ᱫᱚ ᱵᱟᱠᱚ ᱵᱟᱹᱲᱤᱡᱚᱜ ᱠᱟᱱᱟ ᱠᱩᱲᱤ ᱜᱮᱠᱚ ᱠᱚᱲᱟ ᱠᱚ ᱵᱟᱹᱲᱤᱡᱮᱫ ᱠᱚᱣᱟ ᱟᱨ ᱢᱮᱱ ᱢᱩᱫᱽᱫᱟ ᱫᱚ ᱪᱮᱫ ᱠᱟᱱᱟ ᱞᱟᱡᱟᱣ ᱨᱮᱱᱟᱜ ᱞᱟᱡᱟᱣ ᱡᱚᱛᱚ ᱦᱚᱲ ᱠᱚ ᱞᱟᱡᱟᱜ ᱠᱟᱱᱟ ᱠᱚᱲᱟ ᱥᱮ ᱠᱩᱲᱤ ᱟᱭᱳ ᱥᱮ ᱵᱟᱵᱟ ᱡᱚᱛᱚ ᱦᱚᱲ ᱞᱮᱠᱤᱱ ᱞᱟᱡᱟᱣ ᱨᱮᱭᱟᱜ ᱢᱮᱱ ᱢᱟᱱᱮ ᱫᱚ ᱪᱮᱫ ᱠᱟᱱᱟ ᱵᱟᱝ ᱠᱟᱱᱟ ᱚᱠᱚᱭ ᱦᱚᱸ ᱵᱟᱭ ᱵᱟᱲᱟᱭᱟ ᱞᱟᱡᱟᱜ ᱠᱟᱱᱟᱭ ᱦᱟᱞᱟᱠᱤ ᱡᱚᱛᱚ ᱜᱮ ᱵᱟᱹᱲᱤᱡ ᱞᱟᱡᱟᱣ ᱪᱮᱫ ᱠᱟᱱᱟ ᱱᱤᱭᱟᱹ ᱵᱩᱡᱷᱟᱹᱣ ᱵᱟᱹᱱᱩᱜᱼᱟ ᱞᱟᱡᱟᱣ ᱢᱟᱹᱧ ᱢᱮᱜᱟᱧ ᱞᱟᱡᱟᱜ ᱠᱟᱱᱟ ᱵᱷᱟᱭ ᱤᱧ ᱦᱚᱸᱧ ᱞᱟᱡᱟᱜ ᱠᱟᱱᱟ ᱟᱢ ᱞᱟᱡᱟᱜ ᱠᱟᱱᱟ ᱞᱮᱠᱤᱱ ᱨᱚᱲ ᱫᱟᱭ ᱞᱟᱡᱟᱜ ᱠᱟᱱᱟ ᱥᱟᱹᱦᱤ ᱰᱷᱚᱝ ᱛᱮ ᱵᱟᱭ ᱞᱟᱡᱟᱜ ᱠᱟᱱᱟ ᱵᱟᱠᱚ ᱢᱮᱱᱫᱟᱹᱧ ᱞᱟᱡᱟᱣ ᱤᱧ ᱟᱹᱭᱠᱟᱹᱣ ᱮᱫᱟ ᱧᱮᱞ ᱢᱮᱥᱮ ᱠᱩᱲᱤ ᱟᱛᱳ ᱚᱲᱟᱜ ᱨᱮᱭ ᱛᱟᱦᱮᱱ ᱠᱟᱱᱟ ᱥᱮ ᱜᱚᱜᱚ ᱴᱷᱮᱡ ᱵᱟᱵᱟ ᱴᱷᱮᱡ ᱵᱚᱭᱦᱟ ᱢᱤᱥᱤ ᱴᱷᱮᱡ ᱩᱱᱤ ᱞᱟᱡᱟᱜ ᱠᱟᱱᱟ ᱟᱨ ᱛᱷᱚᱲᱟ ᱫᱤᱱ ᱵᱟᱫ ᱥᱚᱨᱦᱟᱭ ᱠᱚ ᱦᱤᱡᱩᱜ ᱠᱟᱱᱟ ᱛᱚᱵᱮ ᱫᱤᱱ ᱧᱚᱜ ᱢᱮᱛᱟᱭ ᱠᱟᱱᱟ ᱟᱫᱚ ᱵᱤᱴᱤ ᱫᱩ ᱮᱱᱮᱡ ᱪᱟᱞᱟᱜ ᱢᱮ ᱟᱫᱚ ᱢᱮᱱᱟ ᱞᱟᱡᱟᱜ ᱠᱟᱹᱱᱟᱹᱧ ᱫᱤᱱ ᱨᱮᱫᱚ ᱮᱱ ᱞᱟᱡᱟᱣᱟ ᱫᱤᱱ ᱨᱮᱫᱚᱭ ᱞᱟᱡᱟᱣᱟ ᱟᱨ ᱧᱤᱫᱟᱹ ᱧᱚᱜ ᱮᱱᱠᱷᱟᱱ ᱧᱩᱦᱩᱢ ᱧᱚᱜ ᱠᱷᱟᱱ ᱵᱟᱭ ᱞᱟᱡᱟᱣᱟ ᱧᱮᱞ ᱢᱮ ᱦᱚᱲᱟᱜ

ᱟᱭᱢᱟ ᱞᱮᱠᱟᱱ ᱠᱟᱛᱷᱟ ᱢᱮᱱᱟᱜᱼᱟ ᱞᱮᱠᱤᱱ ᱩᱱᱤ ᱞᱟᱡᱟᱣ ᱵᱟᱭ ᱟᱹᱭᱠᱟᱹᱣ ᱮᱫᱟ ᱠᱩᱲᱤ ᱥᱮ ᱠᱚᱲᱟ ᱞᱟᱡᱟᱣ ᱵᱟᱭ ᱟᱹᱭᱠᱟᱹᱣ ᱮᱫᱟ ᱞᱟᱡᱟᱣ ᱢᱟ ᱦᱟᱨᱮᱠ ᱦᱚᱲ ᱠᱚ ᱟᱹᱭᱠᱟᱹᱣᱮᱫ ᱠᱟᱱ ᱟᱢ ᱦᱚᱢ ᱟᱹᱭᱠᱟᱹᱣ ᱮᱫᱟ ᱤᱧ ᱦᱚᱧ ᱟᱹᱭᱠᱟᱹᱣ ᱮᱫᱟ ᱦᱟᱹᱱᱤ ᱦᱚᱸ ᱟᱹᱭᱠᱟᱹᱣ ᱮᱫᱟ ᱱᱩᱭ ᱦᱚᱸ ᱟᱹᱭᱠᱟᱹᱣ ᱮᱫᱟ ᱞᱟᱡᱟᱣ ᱟᱹᱭᱠᱟᱹᱣ ᱮᱫᱟ ᱞᱮᱠᱤᱱ ᱩᱱᱤ ᱵᱟᱭ ᱵᱩᱡᱷᱟᱹᱣ ᱮᱫᱟ ᱞᱟᱡᱟᱣ ᱪᱮᱫ ᱠᱟᱱᱟ ᱱᱤᱭᱟᱹᱜᱤᱧ ᱢᱮᱱᱟ ᱵᱚᱭᱦᱟ ᱵᱚᱞᱮ ᱞᱟᱡᱟᱣ ᱟᱵᱚ ᱵᱚᱱ ᱵᱩᱡᱷᱟᱹᱣᱟ ᱞᱟᱡᱟᱣ ᱪᱮᱫ ᱠᱟᱱᱟ ᱦᱚᱲ ᱢᱟᱠᱚ ᱟᱹᱭᱠᱟᱹᱣᱮᱫ ᱠᱟᱱ ᱜᱮ ᱟᱢ ᱦᱚᱸᱢ ᱟᱹᱭᱠᱟᱹᱣ ᱫᱟ ᱤᱧ ᱦᱚᱸᱧ ᱟᱹᱭᱠᱟᱹᱣ ᱫᱟ ᱞᱮᱠᱤᱱ ᱟᱹᱭᱠᱟᱹᱣ ᱫᱚ ᱟᱞᱚᱯᱮ ᱟᱹᱭᱠᱟᱹᱣᱟ ᱵᱚᱞᱮ ᱞᱟᱡᱟᱣ ᱵᱩᱡᱷᱟᱹᱣ ᱛᱟᱵᱚᱱ ᱯᱮ ᱞᱟᱡᱟᱣ ᱢᱟ ᱦᱟᱨᱮᱠ ᱦᱚᱲ ᱠᱚ ᱟᱹᱭᱠᱟᱹᱣᱮᱫ ᱠᱟᱱ ᱞᱮᱠᱤᱱ ᱵᱩᱡᱷᱟᱹᱣ ᱵᱟᱠᱚ ᱵᱩᱡᱷᱟᱹᱣ ᱛᱚ ᱚᱱᱟᱜᱤᱧ ᱢᱮᱱᱫᱟ ᱵᱚᱞᱮ ᱵᱟᱨ ᱵᱟᱨ ᱱᱤᱭᱟᱹ ᱜᱮ ᱵᱚᱞᱮ ᱞᱟᱡᱟᱣ ᱵᱩᱡᱷᱟᱹᱣ ᱛᱟᱵᱚᱱ ᱯᱮ ᱞᱟᱡᱟᱣ ᱪᱮᱫ ᱠᱟᱱᱟ ᱟᱨ ᱪᱮᱫ ᱠᱚ ᱢᱮᱛᱟᱜ ᱠᱟᱱᱟ ᱞᱟᱡᱟᱣ ᱱᱤᱭᱟᱹ ᱟᱜᱟᱨ ᱱᱤᱭᱟᱹ ᱞᱟᱡᱟᱣ ᱵᱚᱱ ᱵᱩᱡᱷᱟᱹᱣ ᱞᱮᱠᱷᱟᱱ ᱟᱵᱚ ᱥᱟᱱᱛᱟᱲ ᱥᱚᱢᱟᱡᱽ ᱨᱮᱱ ᱦᱚᱲ ᱵᱚᱞᱮ ᱟᱹᱰᱤ ᱵᱟᱫᱞᱟᱣ ᱦᱤᱡᱩᱜᱼᱟ ᱥᱚᱢᱟᱡᱽ ᱨᱮ ᱥᱮ ᱠᱩᱲᱤ ᱦᱚᱸ ᱵᱩᱡᱷᱟᱹᱣ ᱞᱮᱠᱷᱟᱡ ᱵᱚᱞᱮ ᱱᱤᱭᱟᱹ ᱵᱚᱞᱮ ᱞᱟᱡᱟᱣ ᱪᱮᱫ ᱠᱚ ᱢᱮᱛᱟᱜ ᱠᱟᱱᱟ ᱟᱨ ᱞᱟᱡᱟᱣ ᱪᱮᱫ ᱦᱩᱭᱩᱜ ᱠᱟᱱᱟ ᱱᱤᱭᱟᱹ ᱜᱤᱧ ᱢᱮᱱᱟ ᱵᱚᱞᱮ ᱞᱟᱡᱟᱣ ᱟᱞᱚ ᱯᱮ ᱟᱹᱭᱠᱟᱹᱣᱟ ᱞᱟᱡᱟᱣ ᱵᱩᱡᱷᱟᱹᱣ ᱯᱮ ᱞᱟᱡᱟᱣ ᱪᱮᱫ ᱠᱟᱱᱟ ᱛᱚᱵᱮ ᱦᱮᱸᱜᱼᱮ ᱱᱤᱭᱟᱹ ᱜᱮ ᱟᱹᱰᱤ ᱟᱹᱰᱤ ᱠᱟᱛᱷᱟ ᱟᱯᱮ ᱟᱵᱚ ᱟᱯᱮ ᱴᱷᱮᱡ ᱟᱯᱮ ᱴᱷᱮᱡ ᱛᱮ ᱟᱵᱚ ᱴᱷᱮᱡ ᱢᱤᱫᱴᱮᱱ ᱜᱟᱞᱢᱟᱨᱟᱣ ᱠᱮᱫᱟ ᱱᱤᱭᱟᱹ ᱠᱟᱛᱷᱟ ᱢᱚᱡᱽ ᱯᱮ ᱟᱸᱡᱚᱢ ᱠᱮᱫ ᱠᱷᱟᱡ ᱯᱮ ᱨᱟᱹᱥᱠᱟᱹ ᱯᱮ ᱟᱸᱡᱚᱢ ᱠᱮᱫ ᱠᱷᱟᱡ ᱛᱚ ᱞᱟᱭᱤᱠ ᱥᱟᱵᱥᱠᱨᱟᱭᱤᱵ ᱟᱞᱚ ᱯᱮ ᱦᱤᱲᱤᱧ ᱛᱟᱵᱚᱱᱟ ᱪᱮᱫᱟᱜ ᱟᱨ ᱠᱚ ᱵᱷᱤᱰᱤᱭᱳᱧ ᱵᱮᱱᱟᱣ ᱵᱮᱱᱟᱣ ᱞᱮᱠᱷᱟᱡ ᱱᱚᱣᱟ ᱡᱚᱛᱚ ᱠᱷᱚᱡ ᱞᱟᱦᱟ ᱟᱯᱮ ᱴᱷᱮᱡ ᱪᱟᱞᱟᱜ ᱚᱱᱟᱛᱤᱧ ᱢᱮᱱᱫᱟ ᱥᱟᱵᱥᱠᱨᱟᱭᱤᱵ ᱯᱮ ᱞᱟᱭᱤᱠ ᱯᱮ ᱟᱨ ᱠᱚᱢᱮᱱᱴ ᱯᱮ ᱥᱮᱭᱟᱨ ᱯᱮ ᱵᱟᱥ ᱡᱚᱦᱟᱨ ᱜᱮ ᱱᱤᱭᱟᱹ ᱠᱟᱛᱷᱟᱧ ᱨᱚᱲᱟ ᱟᱨ ᱱᱤᱱᱟᱹᱜ ᱜᱮᱧ ᱨᱚᱲᱟ ᱟᱨ ᱥᱟᱱᱛᱟᱲ ᱥᱚᱢᱟᱡᱽ ᱵᱟᱧᱪᱟᱣ ᱫᱚᱦᱚᱭ ᱛᱟᱵᱚᱱ ᱯᱮ ᱫᱤᱥᱚᱢ ᱨᱮᱱ ᱜᱚᱼᱵᱟᱵᱟ ᱢᱤᱥᱨᱟ ᱵᱚᱭᱦᱟ ᱠᱚ ᱡᱚᱛᱚ ᱠᱚᱜᱮ ᱡᱚᱦᱟᱨ ᱜᱮ